ᱥᱟᱱᱟᱢ ᱠᱚᱜᱮ ᱡᱚᱦᱟᱨ ᱟᱹᱞᱤᱧᱟᱜ ᱥᱮᱪᱮᱫ ᱟᱠᱷᱲᱟ ᱤᱭᱩᱴᱩᱵᱽ ᱪᱮᱱᱮᱞ ᱢᱟᱫᱽᱫᱷᱚᱢ ᱛᱮ ᱡᱚᱛᱚ ᱦᱚᱲ ᱠᱚᱜᱮ ᱥᱟᱹᱜᱩᱱ ᱫᱟᱨᱟᱢ ᱟᱹᱞᱤᱧ ᱫᱚᱞᱤᱧ ᱢᱮᱱᱟ ᱤᱧ ᱟᱭᱳ ᱫᱚ ᱡᱚᱛᱚ ᱠᱷᱚᱱᱮ ᱵᱮᱥᱟ ᱪᱤᱠᱟᱹᱛᱮ ᱟᱹᱞᱤᱧ ᱡᱚᱱᱢᱚ ᱛᱟᱨᱟ ᱠᱷᱚᱱ ᱡᱟᱦᱟᱸ ᱛᱤᱱᱟᱹᱜ ᱦᱟᱨᱠᱮᱛ ᱥᱟᱥᱮᱛ ᱥᱟᱦᱟᱣ ᱠᱟᱛᱮᱫ ᱤᱧ ᱟᱭᱳ ᱟᱹᱜᱩ ᱟᱠᱟᱫ ᱞᱤᱧᱟᱹ ᱱᱚᱣᱟ ᱫᱷᱟᱹᱨᱛᱤ ᱯᱩᱨᱤ ᱛᱮ ᱟᱨ ᱟᱹᱞᱤᱧ ᱦᱟᱨᱟᱜ ᱡᱚᱦᱚᱜ ᱡᱟᱦᱟᱸ ᱛᱤᱱᱟᱹᱜ ᱢᱟᱬ ᱫᱟᱞ ᱛᱚᱞ ᱨᱩᱦᱮᱫ ᱡᱚᱛᱚᱭ ᱮᱢᱟ ᱠᱟᱣᱟᱫ ᱞᱤᱧᱟᱹ ᱤᱠᱷᱟᱹᱱ ᱟᱹᱞᱤᱧ ᱞᱟᱹᱜᱤᱫ ᱜᱮ ᱚᱱᱟ ᱥᱟᱦᱟᱣ ᱠᱟᱛᱮ ᱜᱮᱛᱚ ᱛᱮᱦᱮᱧ ᱥᱚᱢᱟᱡᱽ ᱛᱟᱞᱟ ᱨᱮ ᱛᱮᱦᱮᱧ ᱢᱮᱱ ᱨᱮᱭᱟᱜ ᱫᱟᱣᱤᱧ ᱧᱟᱢ ᱟᱠᱟᱫᱼᱟ ᱟᱨ ᱟᱭᱳ ᱟᱹᱜᱩ ᱠᱤᱫᱤᱧᱟ ᱢᱮᱱᱛᱮ ᱛᱮᱦᱮᱧ ᱟᱯᱮ ᱠᱚ ᱛᱟᱞᱟ ᱨᱤᱧ ᱨᱚᱲ ᱫᱟᱲᱮᱭᱟᱜ ᱠᱟᱱᱟ ᱚᱱᱟ ᱛᱮᱜᱮ ᱤᱧ ᱫᱩᱧ ᱢᱮᱱᱟ ᱤᱧ ᱟᱭᱳ ᱫᱚ ᱡᱚᱛᱚ ᱠᱷᱚᱱᱮ ᱵᱮᱥᱟ ᱟᱨ ᱡᱚᱛᱚ ᱠᱷᱚᱱᱮ ᱥᱚᱨᱮᱥᱟ ᱟᱨ ᱟᱯᱮ ᱫᱚ ᱪᱮᱫ ᱞᱮᱠᱟ ᱯᱮ ᱵᱷᱟᱹᱵᱤᱭᱮᱜᱼᱟ ᱱᱚᱣᱟ ᱵᱤᱪᱟᱹᱨ ᱜᱮ ᱟᱯᱮᱭᱟᱜ ᱟᱹᱞᱤᱧᱟᱜ ᱪᱮᱱᱮᱞ ᱢᱟᱫᱽᱫᱷᱚᱢ ᱛᱮ ᱞᱟᱹᱭ ᱟᱹᱞᱤᱧ ᱵᱤᱱ ᱢᱟ ᱛᱚᱵᱮ ᱞᱟᱭᱤᱠ ᱥᱮᱭᱟᱨ ᱟᱨ ᱥᱟᱵᱥᱠᱨᱟᱭᱤᱵᱽ ᱫᱚ ᱟᱞᱚ ᱵᱚ ᱦᱤᱲᱤᱧ ᱢᱟ ᱢᱟ ᱛᱚᱵᱮ ᱡᱚᱦᱟᱨ ᱜᱮ